ᱥᱮᱫ ᱠᱷᱚᱱ ᱱᱤᱭᱟᱹ ᱚᱠᱛᱚ ᱨᱮ ᱟᱯᱮ ᱥᱟᱱᱟᱢ ᱠᱚ ᱡᱚᱦᱟᱨ ᱞᱤᱧ ᱮᱢ ᱟᱯᱮ ᱠᱟᱱᱟ ᱛᱤᱱᱟᱹᱜ ᱫᱚ ᱟᱹᱞᱤᱧᱟᱜ ᱵᱟᱯᱞᱟ ᱥᱚᱱᱚᱛ ᱵᱟᱯᱞᱟ ᱠᱟᱹᱢᱤ ᱦᱚᱨᱟ ᱨᱮ ᱯᱮ ᱧᱮᱞ ᱥᱟᱸᱜᱮ ᱠᱮᱫ ᱥᱟᱶᱛᱮ ᱚᱠᱟ ᱡᱚᱢ ᱧᱩ ᱯᱨᱳᱜᱨᱟᱢ ᱠᱚᱨᱮ ᱟᱯᱮ ᱟᱹᱞᱤᱧ ᱛᱩᱞᱩᱡ ᱯᱮ ᱛᱟᱦᱮᱸᱭᱮᱱ ᱟᱯᱮ ᱥᱟᱱᱟᱢ ᱠᱚᱜᱮ ᱟᱹᱰᱤ ᱟᱸᱴ ᱟᱹᱞᱤᱧᱟᱜ ᱚᱱᱛᱚᱨ ᱠᱷᱟᱹᱫᱽᱨᱤᱝ ᱠᱷᱚᱱ ᱛᱮᱦᱮᱧᱟᱜ ᱫᱤᱱ ᱨᱮ ᱡᱚᱦᱟᱨ ᱞᱤᱧ ᱪᱟᱞ ᱟᱯᱮ ᱠᱟᱱᱟ ᱮᱱᱛᱮ ᱟᱯᱮ ᱠᱚ ᱠᱷᱟᱹᱛᱤᱨ ᱛᱮ ᱛᱮᱦᱮᱧᱟᱜ ᱱᱚᱜᱼᱚᱭ ᱚᱠᱟ ᱟᱹᱞᱤᱧᱟᱜ ᱵᱟᱯᱞᱟ ᱥᱚᱱᱚᱛ ᱵᱟᱯᱞᱟ ᱠᱟᱹᱢᱤ ᱦᱚᱨᱟ ᱟᱨ ᱥᱟᱶᱛᱮ ᱚᱠᱟ ᱡᱚᱢ ᱧᱩ ᱯᱨᱳᱜᱨᱟᱢ ᱠᱚ ᱛᱟᱦᱮᱸ ᱠᱟᱱ ᱚᱱᱟ ᱠᱚ ᱟᱯᱮ ᱠᱚᱣᱟᱜ ᱜᱚᱲᱚ ᱥᱚᱦᱚᱫ ᱛᱮ ᱢᱚᱡᱽ ᱦᱩᱭ ᱯᱟᱨᱚᱢᱱᱟ ᱚᱱᱟ ᱠᱷᱟᱹᱛᱤᱨ ᱛᱮ ᱛᱮᱦᱮᱧᱟᱜ ᱫᱤᱱ ᱨᱮ ᱦᱩᱭ ᱫᱟᱲᱮᱭᱟᱜᱼᱟ ᱩᱱ ᱫᱤᱱ ᱨᱮ ᱚᱱᱟ ᱠᱚ ᱡᱚᱦᱟᱨ ᱵᱟᱝ ᱮᱢᱟᱫ ᱯᱮ ᱨᱮᱦᱚᱸ ᱫᱟᱭᱟ ᱠᱟᱛᱮ ᱟᱞᱚ ᱯᱮ ᱢᱚᱱᱮᱭᱟ ᱢᱮᱱᱠᱷᱟᱱ ᱱᱤᱛᱚᱜ ᱤᱧ ᱥᱮᱫ ᱠᱷᱚᱱ ᱥᱮ ᱟᱹᱞᱤᱧ ᱥᱮᱫ ᱠᱷᱚᱱ ᱟᱯᱮ ᱥᱟᱱᱟᱢ ᱠᱚ ᱡᱚᱦᱟᱨ ᱞᱤᱧ ᱮᱢᱟ ᱯᱮ ᱠᱟᱱᱟ ᱛᱤᱱᱟᱹᱜ ᱫᱚ ᱜᱟᱛᱮ ᱯᱮᱲᱟ ᱟᱨ ᱡᱚᱛᱚ ᱯᱮ ᱛᱤᱱᱟᱹᱜ ᱯᱮ ᱥᱚᱸᱜᱮ ᱯᱮ ᱛᱟᱦᱮᱸ ᱠᱟᱱᱟ ᱛᱚ ᱴᱷᱤᱠ ᱜᱮᱭᱟ ᱤᱥᱥᱚᱨ ᱵᱟᱵᱟ ᱦᱚᱸ ᱡᱚᱦᱟᱨ ᱞᱤᱧ ᱮᱢᱟᱭ ᱠᱟᱱᱟ ᱮᱱᱛᱮ ᱱᱚᱜᱼᱚᱭ ᱱᱤᱛᱚᱜ ᱟᱹᱞᱤᱧ ᱢᱤᱫ ᱵᱚᱪᱷᱚᱨ ᱵᱟᱯᱞᱟ ᱠᱟᱛᱮᱫ ᱞᱤᱧ ᱦᱩᱭ ᱯᱩᱨᱟᱹᱣ ᱮᱱᱟ ᱪᱟᱞᱟᱣᱮᱱ ᱵᱚᱪᱷᱚᱨ ᱢᱮᱛᱟᱜ ᱢᱮ ᱫᱩ ᱦᱟᱡᱟᱨ ᱮᱠᱩᱥ ᱥᱟᱞ ᱨᱮᱭᱟᱜ ᱪᱳᱫᱽᱫᱳ ᱥᱮᱯᱴᱮᱢᱵᱚᱨ ᱛᱟᱹᱨᱤᱠᱷ ᱨᱮ ᱟᱹᱞᱤᱧᱟᱜ ᱵᱟᱯᱞᱟ ᱫᱚ ᱦᱩᱭ ᱞᱮᱱᱟ ᱡᱚᱢ ᱧᱩ ᱯᱨᱳᱜᱨᱟᱢ ᱫᱚ ᱦᱩᱭ ᱫᱟᱲᱮᱭᱟᱜᱼᱟ ᱯᱷᱮᱵᱽᱨᱩᱣᱟᱨᱤ ᱨᱮ ᱦᱩᱭᱮᱱ ᱛᱚ ᱤᱥᱚᱨ ᱵᱟᱵᱟ ᱦᱚᱸ ᱡᱚᱦᱟᱨ ᱞᱤᱧ ᱮᱢᱟᱭ ᱠᱟᱱᱟ ᱮᱱᱛᱮᱫ ᱢᱤᱫ ᱵᱚᱪᱷᱚᱨ ᱫᱤᱱ ᱢᱚᱡᱽ ᱮ ᱫᱚᱦᱚ ᱠᱮᱫ ᱞᱤᱧ ᱧᱩᱛᱩᱢ ᱛᱮ